ᱵᱤᱫᱩᱱ ᱫᱷᱚᱨᱚᱢ ᱫᱚ ᱦᱤᱱᱫᱩ ᱫᱷᱚᱨᱚᱢ ᱠᱟᱱ ᱜᱮᱭᱟ ᱪᱤᱠᱟᱹᱛᱮ ᱢᱟ ᱵᱟᱦᱟ ᱨᱮᱵᱚᱱ ᱧᱮᱞ ᱠᱚᱣᱟ ᱟᱵᱚ ᱯᱨᱟᱠᱨᱤᱛᱤᱠ ᱯᱩᱡᱟᱹ ᱦᱚᱲ ᱫᱚ ᱢᱤᱫ ᱞᱮᱠᱟ ᱛᱮᱫᱚ ᱠᱩᱞᱤ ᱫᱚ ᱵᱟᱝ ᱜᱟᱱᱚᱜ ᱛᱟᱵᱚᱱᱟ ᱟᱨ ᱟᱵᱚ ᱫᱚ ᱧᱮᱞ ᱢᱮ ᱦᱤᱱᱫᱩ ᱥᱟᱞᱟᱜ ᱵᱚᱱ ᱢᱮᱥᱟ ᱞᱮᱱᱛᱮ ᱦᱳᱞᱤ ᱨᱮ ᱟᱵᱚ ᱦᱚᱸᱵᱚᱱ ᱵᱟᱦᱟᱜᱼᱟ ᱛᱚ ᱧᱮᱞ ᱢᱮ ᱟᱵᱚ ᱠᱚᱨᱮᱱ ᱠᱩᱲᱤᱼᱠᱚᱲᱟ ᱠᱚ ᱧᱮᱞ ᱠᱚᱢᱮ ᱨᱚᱝ ᱠᱚ ᱞᱟᱜᱟᱣ ᱠᱟᱜᱼᱟ ᱥᱟᱹᱨᱤ ᱠᱟᱛᱷᱟ ᱴᱚᱞᱟ ᱠᱚᱨᱮᱱ ᱦᱚᱸ ᱡᱟᱦᱟᱸ ᱠᱚᱨᱮᱱ ᱜᱮ ᱤᱧ ᱧᱮᱞᱮᱫ ᱠᱚᱣᱟ ᱥᱮ ᱢᱳᱵᱟᱭᱤᱞ ᱠᱚᱨᱮ ᱦᱚᱸ ᱟᱨ ᱱᱤᱡᱮᱨᱟᱜ ᱢᱮᱫ ᱛᱮᱦᱚᱸ ᱟᱨ ᱪᱤᱠᱟᱹᱛᱮ ᱦᱤᱱᱫᱤ ᱠᱚ ᱵᱟᱝ ᱠᱟᱱᱟ ᱠᱚ ᱞᱟᱹᱭᱮᱫ ᱠᱟᱱᱟ ᱱᱚᱜᱼᱚᱸᱭ ᱧᱮᱞ ᱠᱚᱵᱚᱱ ᱡᱚᱦᱟᱨ ᱜᱮ ᱥᱟᱱᱟᱢ ᱠᱚ ᱪᱮᱫ ᱞᱮᱠᱟ ᱢᱮᱱᱟᱜ ᱯᱮᱭᱟ ᱱᱟᱯᱟᱭ ᱜᱮ ᱟᱪᱪᱷᱟ ᱟᱵᱚ ᱯᱨᱟᱠᱨᱤᱛᱤᱠ ᱯᱩᱡᱟᱹ ᱦᱚᱲ ᱢᱮᱱ ᱠᱮᱭᱟᱢ ᱵᱤᱫᱤᱱ ᱫᱷᱚᱨᱚᱢ ᱵᱤᱫᱤᱱ ᱫᱷᱚᱨᱚᱢ ᱫᱚ ᱚᱠᱟ ᱠᱷᱚᱡ ᱦᱮᱡ ᱮᱱᱟ ᱟᱨ ᱱᱚᱣᱟ ᱫᱚ ᱪᱮᱫ ᱞᱮᱠᱟ ᱟᱫᱚ ᱵᱤᱫᱤᱱ ᱫᱷᱚᱨᱚᱢ ᱫᱚ ᱱᱚᱜᱼᱚ ᱱᱟ ᱢᱤᱫ ᱛᱮᱫᱚ ᱠᱚ ᱡᱟᱦᱮᱨ ᱠᱚ ᱫᱟᱵ ᱠᱮᱫᱟ ᱨᱳᱵᱽᱵᱟᱨ ᱦᱤᱞᱳᱜ ᱟᱨ ᱢᱤᱫ ᱛᱮᱫᱚ ᱠᱚ ᱫᱟᱵ ᱠᱮᱫᱟ ᱥᱳᱢᱵᱟᱨ ᱦᱤᱞᱳᱜ ᱢᱤᱫ ᱛᱮᱫᱚ ᱠᱚ ᱫᱟᱵ ᱠᱮᱫᱟ ᱢᱚᱝᱜᱚᱞ ᱦᱤᱞᱳᱜ ᱱᱚᱜᱼᱚ ᱱᱚᱝᱠᱟ ᱵᱤᱫᱤᱱ ᱫᱚ ᱦᱚᱸᱜᱼᱚ ᱱᱚᱝᱠᱟ ᱫᱤᱱ ᱜᱮ ᱵᱟᱝ ᱡᱩᱨᱤᱜ ᱠᱟᱨᱚᱱ ᱛᱮᱜᱮ ᱵᱤᱫᱤᱱ ᱫᱚ ᱦᱩᱭᱱᱟ ᱱᱚᱣᱟ ᱜᱮ ᱟᱞᱮ ᱟᱯᱮ ᱴᱷᱮᱱ ᱞᱮ ᱱᱮᱦᱚᱨ ᱟᱯᱮ ᱠᱟᱱᱟ ᱠᱤ ᱵᱤᱫᱤᱱ ᱫᱷᱚᱨᱚᱢ ᱫᱚ ᱱᱚᱣᱟ ᱫᱚ ᱠᱚᱱᱵᱷᱟᱨᱴ ᱦᱚᱲ ᱥᱟᱱᱛᱟᱲ ᱠᱚ ᱧᱩᱛᱩᱢ ᱠᱟᱣᱫᱟ ᱫᱤᱱ ᱛᱟᱹᱨᱤᱠᱷ ᱵᱟᱝ ᱢᱤᱞᱟᱹᱜ ᱠᱟᱨᱚᱱ ᱛᱮ ᱟᱨ ᱟᱨ ᱥᱟᱨᱱᱟ ᱫᱷᱚᱨᱚᱢ ᱫᱚ ᱟᱫᱚ ᱥᱟᱨᱱᱟ ᱫᱷᱚᱨᱚᱢ ᱫᱚ ᱪᱤᱠᱟᱹᱛᱮ ᱧᱩᱛᱩᱢ ᱦᱩᱭᱱᱟ ᱥᱟᱨᱱᱟ ᱫᱷᱚᱨᱚᱢ ᱫᱚ ᱟᱵᱚ ᱡᱟᱱᱟᱢᱚᱜ ᱠᱷᱚᱱ ᱜᱩᱡᱩᱜ ᱫᱷᱟᱹᱵᱤᱡ ᱥᱟᱨ ᱜᱮ ᱡᱟᱱᱟᱢᱚᱜ ᱠᱷᱚᱱ ᱜᱩᱡᱩᱜ ᱫᱷᱟᱹᱵᱤᱡ ᱥᱟᱨ ᱜᱮ ᱟᱨ ᱱᱩᱠᱩ ᱥᱮ ᱢᱮᱱ ᱦᱤᱱᱫᱩ ᱥᱟᱱᱛᱟᱲ ᱫᱚ ᱩᱱᱠᱩ ᱦᱤᱱᱫᱩ ᱥᱟᱞᱟᱜ ᱜᱮᱠᱚ ᱢᱤᱞᱟᱹᱜ ᱠᱟᱱᱟ ᱟᱨ ᱚᱱᱛᱮ ᱵᱟᱦᱟ ᱠᱚ ᱟᱛᱟᱝ ᱫᱟ ᱟᱨ ᱫᱚᱥᱟᱨ ᱦᱤᱞᱳᱜ ᱫᱚ ᱵᱟᱦᱟ ᱫᱟᱜ ᱵᱟᱹᱜᱤ ᱠᱟᱛᱮᱫ ᱠᱩᱞᱦᱤ ᱛᱮᱠᱚ ᱨᱚᱝᱚᱜ ᱠᱟᱱᱟ ᱱᱚᱣᱟ ᱫᱚ ᱨᱤᱭᱮᱞ ᱠᱟᱱᱟ ᱥᱟᱹᱨᱤ ᱠᱟᱛᱷᱟ ᱴᱚᱞᱟ ᱠᱚᱨᱮᱱ ᱜᱮ ᱤᱧᱟᱹᱜ ᱢᱮᱫ ᱛᱮᱧ ᱧᱮᱞᱮᱫ ᱠᱚᱣᱟ ᱱᱚᱣᱟ ᱫᱚ ᱚᱱᱮ ᱠᱚ ᱢᱮᱱᱮᱫ ᱠᱟᱱ ᱦᱤᱱᱫᱩ ᱨᱮᱫᱚ ᱪᱷᱩᱴᱤ ᱧᱟᱢᱚᱜ ᱠᱟᱱᱟ ᱵᱚᱞᱮ ᱟᱫᱚ ᱟᱢᱟᱜ ᱫᱷᱚᱨᱚᱢ ᱠᱳᱰ ᱠᱚᱞᱚᱢ ᱠᱳᱰ ᱵᱟᱢ ᱢᱟᱱᱟᱣ ᱦᱚᱪᱚ ᱞᱮᱠᱷᱟᱡ ᱟᱢᱫᱚ ᱪᱤᱠᱟᱹᱛᱮ ᱮᱢᱟᱢᱟ ᱦᱳ ᱦᱮᱸ ᱟᱢ ᱢᱟ ᱦᱤᱱᱫᱩ ᱜᱮᱢ ᱞᱟᱹᱭᱮᱫ ᱠᱟᱱ ᱛᱚ ᱡᱟᱦᱟᱱ ᱥᱤᱢ ᱥᱮ ᱥᱩᱠᱨᱤ ᱵᱟᱭ ᱨᱟᱜ ᱞᱮᱠᱷᱟᱡ ᱪᱤᱠᱟᱹᱛᱮ ᱡᱚᱢᱟᱜ ᱮᱢ ᱮᱢᱟᱭᱟ ᱟᱨ ᱟᱢᱟᱜ ᱵᱟᱢ ᱠᱚᱠᱚᱭ ᱠᱷᱟᱡ ᱪᱤᱠᱟᱹᱛᱮ ᱥᱚᱨᱠᱟᱨ ᱫᱚᱭ ᱮᱢᱟᱢᱟ ᱟᱫᱚ ᱠᱚᱭ ᱴᱷᱤᱠ ᱞᱮᱠᱷᱟᱡ ᱫᱚ ᱵᱚᱞᱮ ᱤᱧ ᱦᱚᱸ ᱠᱟᱱ ᱜᱤᱭᱟᱹᱧ ᱠᱚᱭ ᱨᱮᱱᱟᱜ ᱞᱟᱹᱠᱛᱤ ᱢᱮᱱᱟᱜ ᱟᱥᱮ ᱵᱟᱹᱱᱩᱜᱼᱟ ᱱᱚᱝᱠᱟ ᱜᱮ ᱟᱵᱚ ᱟᱥᱟᱢ ᱫᱤᱥᱚᱢ ᱨᱮᱱ ᱦᱚᱲ ᱫᱚ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱨᱮ ᱥᱟᱱᱛᱟᱲᱤ ᱚᱞ ᱪᱤᱠᱤ ᱞᱤᱯᱤ ᱛᱮ ᱥᱚᱝᱵᱤᱫᱷᱟᱱ ᱨᱮ ᱥᱮᱞᱮᱫ ᱞᱮᱱ ᱟᱫᱚ ᱚᱱᱟ ᱫᱚ ᱪᱮᱫ ᱠᱚ ᱢᱮᱱᱮᱫ ᱠᱟᱱ ᱛᱟᱦᱮᱱᱟ ᱱᱚᱣᱟ ᱫᱚ ᱟᱥᱟᱢ ᱫᱤᱥᱚᱢ ᱨᱮᱱᱟᱜ ᱵᱷᱟᱥᱟ ᱫᱚ ᱵᱟᱝ ᱠᱟᱱᱟ ᱱᱚᱣᱟ ᱫᱚ ᱱᱚᱣᱟ ᱫᱚ ᱳᱰᱤᱥᱟ ᱨᱮᱱᱟᱜ ᱵᱷᱟᱥᱟ ᱠᱟᱱᱟ ᱥᱮ ᱳᱰᱤᱥᱟ ᱨᱮᱱᱟᱜ ᱚᱞ ᱪᱤᱠᱤ ᱠᱟᱱᱟ ᱱᱚᱣᱟ ᱟᱥᱟᱢ ᱨᱮᱫᱚ ᱵᱟᱝ ᱦᱩᱭᱩᱜᱼᱟ ᱚᱱᱠᱟᱱ ᱦᱚᱲ ᱜᱮ ᱱᱚᱝᱠᱟ ᱠᱚ ᱨᱚᱲᱮᱫ ᱠᱟᱱ ᱛᱟᱦᱮᱱᱟ ᱟᱨ ᱱᱤᱛᱚᱜ ᱫᱚ ᱟᱠᱚ ᱜᱮᱠᱚ ᱞᱟᱦᱟ ᱵᱟᱲᱟᱜ ᱠᱟᱱᱟ ᱟᱨ ᱥᱟᱨᱱᱟ ᱫᱷᱚᱨᱚᱢ ᱫᱚ ᱚᱠᱟ ᱠᱷᱚᱱ ᱦᱩᱭ ᱞᱮᱱᱟ ᱱᱚᱣᱟ ᱫᱚ ᱦᱟᱸᱜ ᱥᱮᱠᱮᱱᱰ ᱯᱟᱨᱴ ᱨᱤᱧ ᱟᱹᱜᱩᱭ ᱛᱟᱵᱚᱱᱟ ᱢᱟ ᱛᱚᱵᱮ ᱥᱟᱱᱟᱢ ᱠᱚ ᱡᱚᱦᱟᱨ